ᱦᱟᱭ ᱦᱮᱞᱳ ᱥᱟᱱᱟᱢ ᱜᱟᱛᱮ ᱠᱚ ᱡᱚᱦᱟᱨ ᱜᱮ ᱛᱟᱵᱚ ᱤᱧ ᱜᱮ ᱯᱷᱟᱹᱜᱩ ᱠᱤᱥᱠᱩ ᱟᱨ ᱛᱮᱦᱮᱧᱟᱜ ᱵᱞᱚᱜ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱟᱵᱚ ᱛᱚ ᱟᱞᱮ ᱥᱮᱫ ᱫᱚ ᱟᱹᱰᱤ ᱫᱟᱜ ᱡᱟᱹᱯᱩᱫ ᱦᱩᱭᱩᱜ ᱠᱟᱱᱟ ᱟᱨ ᱫᱟᱜ ᱡᱟᱹᱯᱩᱫ ᱢᱟᱭ ᱫᱟᱜ ᱜᱮᱭᱟ ᱛᱟᱵᱚᱱ ᱛᱚ ᱵᱟᱹᱫᱽ ᱠᱟᱹᱢᱤ ᱠᱚ ᱪᱟᱹᱞᱩ ᱟᱠᱟᱱᱟ ᱛᱚ ᱥᱟᱹᱨᱫᱤ ᱱᱟᱦᱟᱜ ᱨᱚᱦᱚᱭ ᱠᱚ ᱛᱚ ᱤᱧ ᱫᱚ ᱛᱟᱵᱚᱱ ᱚᱲᱟᱜ ᱠᱚᱨᱮ ᱜᱮ ᱢᱮᱱᱟᱜ ᱟᱠᱟᱫᱤᱧᱟ ᱪᱟᱥᱵᱟᱥ ᱠᱚᱢᱟ ᱦᱟᱯᱮ ᱱᱮᱥ ᱫᱷᱟᱹᱨᱤᱡ ᱫᱚ ᱱᱟᱦᱟᱜ ᱵᱟᱝ ᱪᱟᱥ ᱦᱩᱭᱩᱜ ᱠᱟᱱᱟ ᱱᱮᱥ ᱫᱚ ᱛᱚ ᱚᱲᱟᱜ ᱠᱚᱨᱮ ᱜᱮ ᱢᱮᱱᱟᱜ ᱟᱠᱟᱫ ᱵᱚᱱᱟ ᱛᱚ ᱟᱹᱰᱤ ᱜᱟᱱ ᱫᱟᱨᱮ ᱠᱚ ᱟᱹᱜᱩ ᱟᱠᱟᱱᱟ ᱚᱱᱟ ᱠᱚᱜᱮ ᱱᱟᱦᱟᱜ ᱨᱚᱦᱚᱭ ᱵᱟᱲᱟ ᱧᱚᱜ ᱦᱩᱭᱩᱜᱼᱟ ᱛᱮᱦᱮᱧ ᱫᱚ ᱚᱲᱟᱜ ᱠᱚᱨᱮ ᱜᱮ ᱟᱨ ᱫᱮᱞᱟ ᱵᱚᱱ ᱵᱞᱚᱜᱽ ᱨᱮ ᱠᱚᱱᱴᱤᱱᱤᱭᱩ ᱛᱟᱦᱮᱱ ᱢᱟ ᱧᱮᱞ ᱟᱵᱚᱱ ᱪᱮᱫ ᱠᱚ ᱱᱟᱦᱟᱜ ᱪᱤᱠᱟ ᱦᱩᱭᱩᱜ ᱠᱟᱱᱟ ᱜᱟᱛᱮ ᱠᱚ ᱦᱟᱯᱮ ᱛᱮᱦᱮᱧ ᱫᱚ ᱟᱹᱰᱤ ᱫᱤᱱᱟᱜ ᱥᱟᱨᱮᱡ ᱫᱟᱨᱮ ᱠᱚᱜᱮ ᱨᱚᱦᱚᱭ ᱧᱚᱜ ᱦᱩᱭᱩᱜᱼᱟ ᱛᱚ ᱤᱱᱟᱹ ᱨᱮᱦᱚᱸ ᱱᱤᱭᱟᱹ ᱡᱟᱹᱯᱩᱫ ᱡᱟᱹᱯᱩᱫ ᱠᱟᱹᱢᱤ ᱠᱟᱜ ᱦᱩᱭᱩᱜᱼᱟ

ᱜᱟᱛᱮ ᱠᱚ ᱱᱤᱛᱚᱜ ᱫᱚ ᱦᱟᱸᱜ ᱛᱟᱵᱚ ᱱᱚᱣᱟ ᱰᱩᱝᱨᱤ ᱥᱮᱱᱤᱧ ᱥᱮᱴᱮᱨᱱᱟ ᱟᱫᱚ ᱦᱟᱱᱛᱮ ᱩᱱᱠᱤᱱ ᱵᱟᱨ ᱦᱚᱲ ᱫᱚᱠᱤᱱ ᱨᱟᱠᱟᱵ ᱮᱱᱟ ᱛᱟᱦᱚᱞᱮ ᱟᱫᱚ ᱱᱚᱰᱮ ᱡᱟᱦᱟᱸ ᱢᱟᱲᱟᱝ ᱫᱟᱨᱮ ᱨᱚᱦᱚᱭ ᱟᱠᱟᱱᱟ ᱚᱸᱰᱮ ᱦᱟᱯᱮᱧ ᱦᱤᱨᱤ ᱛᱟᱨᱟᱭᱮᱫᱼᱟ ᱦᱟᱸᱜ ᱛᱟᱵᱚᱱ ᱟᱨ ᱛᱮᱞᱟ ᱛᱮᱦᱚᱧ ᱧᱮᱞ ᱦᱚᱪᱚ ᱯᱮᱭᱟ ᱟᱹᱰᱤ ᱫᱤᱱ ᱨᱚᱦᱚᱭ ᱞᱮᱱᱟ ᱡᱟᱦᱟᱸ ᱫᱟᱨᱮ ᱜᱟᱛᱮ ᱠᱚ ᱱᱚᱣᱟ ᱱᱟᱦᱟᱜ ᱛᱟᱵᱚ ᱚᱱᱟ ᱫᱟᱨᱮ ᱡᱟᱦᱟᱸ ᱢᱟᱲᱟᱝ ᱞᱮ ᱨᱚᱦᱚᱭ ᱞᱟᱜᱼᱟ ᱱᱚᱜᱼᱚᱭ ᱛᱟᱨᱟᱜ ᱚᱱᱟ ᱫᱚ ᱢᱮᱨᱟᱞ ᱫᱟᱨᱮ ᱠᱟᱱᱟ ᱛᱟᱵᱚ ᱟᱨ ᱚᱱᱟ ᱫᱚ ᱥᱤᱧ ᱫᱟᱨᱮ ᱞᱮ ᱨᱚᱦᱚᱭ ᱟᱠᱟᱫᱼᱟ ᱥᱤᱧ ᱫᱟᱨᱮ ᱦᱚᱸ ᱨᱚᱦᱚᱭ ᱧᱚᱜ ᱦᱩᱭ ᱟᱠᱟᱱᱟ ᱛᱟᱵᱚ ᱦᱮᱸ ᱪᱮ

ᱜᱟᱛᱮ ᱠᱚ ᱚᱱᱟ ᱫᱚ ᱥᱩᱡᱽᱱᱤ ᱫᱟᱨᱮ ᱞᱮᱠᱟᱱᱟᱜ ᱠᱟᱱᱟ ᱪᱮᱫ ᱪᱚ ᱧᱩᱛᱩᱢᱤᱧ ᱦᱤᱲᱤᱧ ᱠᱮᱫᱼᱟ ᱛᱟᱵᱚᱱ ᱛᱚ ᱥᱩᱡᱽᱱᱤ ᱞᱮᱠᱟᱱᱟᱜ ᱠᱟᱱᱟ ᱱᱟᱜ ᱟᱨ ᱱᱚᱜᱼᱚᱭ ᱛᱟᱨᱟ ᱱᱚᱣᱟ ᱫᱚ ᱯᱮᱥᱛᱟ ᱵᱟᱫᱟᱢ ᱢᱟᱲᱟᱝ ᱱᱟᱦᱟᱜ ᱡᱟᱦᱟᱸ ᱨᱚᱦᱚᱭ ᱟᱠᱟᱱᱟ ᱱᱚᱜᱼᱚ ᱱᱚᱝᱠᱟ ᱡᱤᱢᱛᱟᱹ ᱟᱠᱟᱱ ᱜᱮᱭᱟ ᱛᱟᱵᱚᱱ ᱟᱨ ᱵᱮᱥ ᱜᱮ ᱢᱮᱱᱟᱜᱼᱟ ᱟᱨ ᱦᱟᱱᱛᱮ ᱨᱮ ᱵᱟᱨᱭᱟ ᱨᱚᱦᱚᱭ ᱠᱟᱱᱟ ᱛᱟᱵᱚ ᱱᱚᱜᱼᱚᱭ ᱢᱤᱫᱴᱟᱝ ᱱᱚᱜᱼᱚᱭ ᱵᱮᱥ ᱜᱮ ᱡᱤᱣᱤᱫ ᱟᱠᱟᱱᱟ ᱜᱟᱛᱮ ᱠᱚ ᱯᱩᱨᱟᱹ ᱯᱷᱟᱭᱱᱟᱞᱤ ᱯᱩᱨᱟᱹ ᱪᱮᱛᱟᱱᱤᱧ ᱥᱮᱴᱮᱨᱱᱟ ᱛᱟᱵᱚ ᱡᱟᱦᱟᱸ ᱨᱮ ᱫᱟᱨᱮ ᱠᱚ ᱨᱚᱦᱚᱭ ᱟᱠᱟᱱᱟ ᱛᱚ ᱱᱚᱰᱮ ᱜᱮ ᱱᱟᱦᱟᱜ ᱢᱤᱫ ᱵᱟᱨ ᱫᱟᱨᱮ ᱛᱮᱦᱮᱧ ᱫᱚ ᱨᱚᱦᱚᱭ ᱧᱚᱜ ᱦᱩᱭᱩᱜᱼᱟ ᱥᱟᱶᱛᱮ ᱱᱚᱜᱼᱚ ᱱᱚᱣᱟ ᱱᱟᱦᱟᱜ ᱟᱹᱰᱤ ᱫᱤᱱ ᱨᱮ ᱨᱚᱦᱚᱭ ᱟᱠᱟᱱᱟ ᱱᱚᱣᱟ ᱡᱤᱱᱛᱟᱹ ᱟᱠᱟᱱᱟ ᱛᱚ ᱮᱴᱮᱫ ᱵᱟᱝᱛᱮ ᱢᱮᱨᱚᱢ ᱰᱟᱹᱝᱨᱤ ᱠᱚᱠᱚ ᱡᱚᱢᱮᱫᱼᱟ ᱛᱚ ᱚᱱᱟ ᱠᱚ ᱮᱴᱮᱫ ᱧᱚᱜ ᱦᱩᱭᱩᱜᱼᱟ ᱱᱟᱦᱟᱜ ᱛᱟᱵᱚ ᱱᱩᱭ ᱵᱷᱚᱸᱡᱟ ᱛᱟᱞᱮ ᱪᱷᱩᱴᱟᱹᱣ ᱠᱟᱱᱟ ᱦᱟᱯᱮ ᱱᱚᱜᱼᱚᱭ ᱱᱚᱣᱟ ᱜᱷᱟᱱᱴᱟᱲ ᱫᱟᱨᱮ ᱟᱹᱰᱤ ᱪᱮᱦᱨᱟ ᱥᱟᱜᱮᱱᱚᱜ ᱠᱟᱱᱟ ᱱᱚᱣᱟ ᱱᱚᱜᱼᱚ ᱱᱚᱣᱟ ᱡᱟᱹᱞᱤᱛᱮ ᱪᱮᱦᱨᱟ ᱫᱷᱟᱨᱟ ᱮᱴᱮᱫ ᱦᱩᱭᱩᱜᱼᱟ ᱢᱮᱨᱚᱢ ᱠᱚ ᱵᱟᱠᱚ ᱡᱚᱢᱟ ᱤᱱᱟᱹ ᱫᱚ ᱟᱨ ᱱᱚᱜᱼᱚ ᱱᱚᱛᱮ ᱫᱟᱨᱮ ᱠᱚ ᱢᱮᱨᱟᱞ ᱫᱟᱨᱮ ᱠᱚ ᱟᱹᱰᱤ ᱪᱮᱦᱨᱟ ᱢᱟᱨᱟᱝ ᱟᱠᱟᱱᱟ ᱛᱤᱥ ᱮᱱᱟᱝ ᱪᱚ ᱡᱚᱜᱼᱟ ᱦᱟᱯᱮ ᱟᱹᱰᱤ ᱫᱤᱱ ᱦᱩᱭᱱᱟ ᱵᱟᱭ ᱡᱚᱜ ᱠᱟᱱᱟ ᱞᱟᱜᱮ ᱵᱟᱭ ᱡᱚᱜᱼᱟ ᱠᱚ ᱢᱮᱱᱟ ᱚᱱᱟ ᱫᱚ ᱠᱟᱹᱡ ᱢᱟᱨᱮ ᱧᱚᱜ ᱟᱛᱮ ᱮᱱᱟᱝ ᱡᱚᱜᱼᱟ ᱯᱮ ᱯᱩᱱ ᱥᱮᱨᱢᱟ ᱜᱟᱱ ᱫᱚ ᱦᱩᱭ ᱜᱚᱫ ᱮᱱᱟ ᱯᱮ ᱡᱚ ᱛᱟᱺᱜᱤ ᱨᱮ ᱢᱮᱱᱟᱜ ᱟᱠᱟᱫ ᱞᱮᱭᱟ ᱛᱤᱥ ᱡᱚᱜ ᱠᱟᱱᱟ ᱜᱟᱛᱮ ᱠᱚ ᱱᱚᱣᱟ ᱢᱤᱫᱴᱟᱝ ᱛᱮᱦᱮᱧ ᱫᱚᱞᱮ ᱮᱴᱮᱫ ᱠᱮᱜᱼᱟ ᱜᱷᱟᱱᱴᱟᱲ ᱫᱟᱨᱮ ᱛᱟᱵᱚᱱ ᱮᱱᱟᱝᱟᱜ ᱡᱟᱦᱟᱸᱧ ᱫᱮᱠᱷᱟᱣ ᱟᱯᱮ ᱠᱟᱱ ᱛᱟᱦᱮᱱ ᱱᱚᱜᱼᱚ ᱱᱩᱭ ᱟᱹᱰᱤ ᱫᱤᱱ ᱨᱮ ᱨᱚᱦᱚᱭ ᱟᱠᱟᱱᱟᱭ ᱢᱮᱨᱚᱢ ᱡᱚᱢ ᱡᱚᱢ ᱛᱮᱠᱚ ᱰᱮᱢᱮᱡᱽ ᱟᱠᱟᱱᱟ ᱟᱫᱚ ᱱᱤᱭᱟᱹ ᱫᱷᱟᱣ ᱫᱚ ᱯᱩᱨᱟᱹ ᱞᱮᱴᱮ ᱫᱟᱜ ᱛᱮ ᱦᱟᱨᱟᱜᱼᱟ ᱱᱟᱦᱟᱜ ᱯᱩᱨᱟᱹ ᱟᱨ ᱱᱚᱰᱮ ᱢᱤᱫᱴᱟᱝ ᱨᱚᱦᱚᱭ ᱦᱩᱭᱮᱱᱟ ᱱᱩᱭ ᱢᱮᱨᱟᱞ ᱫᱟᱨᱮ ᱠᱤᱱ ᱛᱟᱨ ᱯᱩᱨᱟᱹ ᱠᱤᱱ ᱪᱷᱩᱴᱟᱹᱣ ᱟᱠᱟᱱᱟ ᱚᱱᱟ ᱰᱚᱰᱷᱟ ᱦᱟᱛᱟᱱ ᱟᱨ ᱞᱚᱜᱮᱵᱟᱨ ᱠᱚᱛᱷᱟ ᱜᱟᱛᱮ ᱠᱚ ᱱᱚᱣᱟ ᱵᱟᱲᱜᱮ ᱵᱷᱤᱛᱤᱨ ᱨᱮ ᱯᱟᱭᱟ ᱠᱚ ᱯᱩᱴᱩᱥ ᱠᱚ ᱚᱢᱚᱱᱚᱜ ᱠᱟᱱᱟ ᱜᱟᱡᱟᱲᱚᱜ ᱠᱟᱱᱟ ᱛᱟᱵᱚ ᱛᱚ ᱱᱚᱣᱟ ᱠᱚ ᱦᱟᱯᱮ ᱥᱟᱯᱷᱟ ᱧᱚᱜ ᱦᱩᱭᱩᱜᱼᱟ ᱱᱚᱣᱟ ᱫᱟᱨᱮ ᱠᱚᱭ ᱜᱟᱥᱮᱨᱟ ᱱᱚᱣᱟ ᱢᱮᱨᱟᱞ ᱫᱟᱨᱮ ᱠᱚ ᱛᱤᱱᱟᱹᱜ ᱪᱮᱦᱨᱟ ᱫᱟᱨᱮ ᱟᱠᱟᱱᱟ ᱢᱟᱨᱟᱝ ᱢᱟᱨᱟᱝ ᱱᱩᱱᱤ ᱯᱩᱨᱟᱹ ᱴᱚᱯ ᱯᱷᱟᱭᱮᱥᱴ ᱢᱟᱨᱟᱝ ᱮ ᱫᱟᱨᱮ ᱟᱠᱟᱱᱟ ᱛᱟᱵᱚᱱ ᱡᱚᱜᱮ ᱛᱤᱥ ᱡᱚᱜ ᱠᱟᱱᱟ ᱩᱱᱤᱧ ᱢᱮᱱ ᱠᱮᱫ ᱞᱮᱠᱟ ᱯᱩᱨᱟᱹ ᱪᱮᱦᱨᱟ ᱫᱟᱨᱮ ᱟᱠᱟᱱᱟ ᱢᱮᱨᱟᱞ ᱫᱟᱨᱮ ᱱᱚᱜᱼᱚ ᱱᱚᱣᱟ ᱠᱚᱨᱮ ᱯᱩᱴᱩᱥ ᱠᱚ ᱤᱭᱟᱹᱜ ᱠᱟᱱᱟ ᱱᱚᱣᱟ ᱠᱚᱫᱚ ᱦᱟᱹᱴᱟᱹᱣ ᱫᱚᱨᱠᱟᱨᱚᱜ ᱠᱟᱱᱟ ᱱᱚᱣᱟ ᱫᱚ ᱯᱩᱴᱩᱥ ᱫᱚ ᱦᱟᱹᱴᱟᱹᱣ ᱦᱩᱭᱩᱜᱼᱟ

ᱱᱚᱣᱟ ᱯᱟᱭᱟ ᱠᱚ ᱯᱩᱴᱩᱥ ᱠᱚ ᱛᱟᱦᱮᱸ ᱠᱟᱱᱟ ᱠᱟᱛᱮ ᱜᱚᱴᱟ ᱥᱟᱯᱷᱟ ᱫᱚ ᱦᱩᱭᱱᱟ ᱛᱟᱵᱚ ᱟᱨ ᱫᱮᱞᱟᱝ ᱵᱚᱱ ᱱᱤᱛᱚᱜ ᱫᱚ ᱚᱲᱟᱜ ᱥᱮᱫ ᱜᱮ ᱪᱟᱞᱟᱣ ᱦᱩᱭᱩᱜᱼᱟ ᱜᱟᱛᱮ ᱠᱚ ᱱᱤᱛᱚᱜ ᱫᱚ ᱦᱟᱸᱜ ᱚᱲᱟᱜ ᱪᱟᱞᱟᱣ ᱦᱩᱭᱩᱜ ᱠᱟᱱᱟ ᱛᱟᱵᱚᱱ ᱟᱨ ᱛᱮᱦᱮᱧᱟᱜ ᱵᱷᱤᱰᱤᱭᱳ ᱫᱚ ᱱᱮᱜᱼᱮ ᱱᱤᱝᱠᱟᱹ ᱫᱷᱟᱨᱟ ᱜᱮ ᱛᱟᱵᱚᱱ ᱟᱨ ᱟᱨᱦᱚᱸ ᱵᱚᱱ ᱧᱟᱯᱟᱢᱟ ᱱᱮᱠᱥᱴ ᱵᱷᱤᱰᱤᱭᱳ ᱨᱮ ᱢᱩᱪᱟᱹᱫ ᱨᱮᱢᱟ ᱥᱟᱱᱟᱢ ᱠᱚᱜᱮ ᱜᱚᱰ ᱡᱚᱦᱟᱨ